ᱱᱤᱭᱟᱹ ᱫᱚ ᱫᱟᱨᱟᱢ ᱫᱟᱨᱮ ᱨᱮᱱᱟᱜ ᱮᱱᱮᱡ ᱤᱧ ᱫᱮᱠᱷᱟᱣ ᱟᱵᱚᱱ ᱠᱟᱱᱟ ᱵᱞᱚᱜ ᱵᱷᱤᱰᱤᱭᱳ ᱛᱟᱞᱟᱛᱮ ᱟᱯᱮ ᱠᱚ ᱛᱟᱦᱞᱮ ᱥᱟᱱᱟᱢ ᱠᱚ ᱛᱟᱦᱮᱱ ᱛᱟᱵᱚᱱ ᱯᱮ ᱢᱩᱪᱟᱹᱫ ᱫᱷᱟᱹᱨᱤᱡ ᱧᱮᱞ ᱯᱮ ᱱᱩᱱᱟᱹᱜ ᱢᱟᱨᱟᱝ ᱫᱟᱨᱟᱢ ᱫᱟᱜ ᱮᱱᱮᱡ ᱫᱚ ᱱᱚᱣᱟ ᱯᱟᱠᱟᱯᱟᱠᱤ ᱵᱟᱝ ᱦᱩᱭ ᱠᱟᱱᱟ ᱚᱱᱟᱛᱮ ᱟᱹᱰᱤ ᱟᱢᱫᱟ ᱯᱮᱲᱟ ᱠᱚᱠᱚ ᱦᱮᱡ ᱟᱠᱟᱱᱟ ᱱᱮᱣᱛᱟ ᱯᱮᱲᱟ ᱠᱚ ᱥᱟᱱᱟᱢ ᱠᱚᱜᱮ ᱫᱟᱨᱟᱢ ᱤᱫᱤᱭᱮᱫ ᱠᱚᱣᱟ ᱵᱚᱱ ᱚᱱᱟ ᱵᱷᱤᱛᱤᱨ ᱯᱮᱱᱰᱮᱞ ᱥᱮᱱᱛᱮ ᱟᱨ ᱱᱚᱣᱟ ᱫᱚ ᱡᱩᱵᱽᱞᱤ ᱵᱟᱠᱷᱨᱟᱛᱮ ᱦᱩᱭᱩᱜ ᱠᱟᱱᱛᱮ ᱚᱱᱟᱛᱮ ᱟᱯᱮ ᱫᱚ ᱧᱮᱞ ᱧᱟᱢᱮᱫ ᱟᱯᱮ ᱟᱹᱰᱤ ᱢᱟᱨᱟᱝ ᱮᱱᱮᱡ ᱞᱟᱭᱤᱱ ᱟᱹᱰᱤ ᱦᱚᱨᱟ ᱢᱟᱹᱫᱟᱹᱲᱤᱭᱟᱹ ᱠᱚ ᱟᱹᱰᱤ ᱦᱚᱨᱟ ᱛᱩᱢᱫᱟᱜ ᱴᱟᱢᱟᱠ ᱨᱮᱜᱽᱲᱟ ᱜᱷᱩᱲᱤᱭᱟᱱ ᱛᱮᱠᱚ ᱥᱮᱴᱮᱨ ᱟᱠᱟᱱᱟ ᱯᱨᱟᱭ ᱯᱚᱱᱨᱚ ᱢᱩᱡᱟᱹ ᱨᱤᱱ ᱦᱚᱲ ᱱᱚᱰᱮ ᱠᱚ ᱡᱟᱣᱨᱟ ᱟᱠᱟᱱᱟ ᱪᱮᱫᱟᱜ ᱵᱟᱝᱢᱟ ᱡᱩᱵᱽᱞᱤ ᱵᱟᱠᱷᱨᱟ ᱛᱮ ᱫᱟᱨᱟᱢ ᱫᱟᱜ ᱮᱱᱮᱡ ᱦᱩᱭᱩᱜ ᱠᱟᱱᱟ ᱟᱯᱮ ᱫᱚᱯᱮ ᱧᱮᱞ ᱧᱟᱢᱮᱫᱟ ᱡᱩᱵᱽᱞᱤ ᱵᱟᱠᱷᱨᱟ ᱛᱮ ᱫᱟᱨᱟᱢ ᱫᱟᱜ ᱮᱱᱮᱡ ᱟᱹᱰᱤ ᱟᱢᱫᱟ ᱡᱟᱭᱜᱟ ᱠᱷᱚᱱ ᱨᱩᱥᱤᱠᱤᱭᱟᱹ ᱵᱚᱭᱟ ᱠᱚ ᱡᱟᱦᱟᱸᱭ ᱠᱚᱫᱚ ᱛᱩᱢᱫᱟᱜ ᱴᱟᱢᱟᱠ ᱨᱮᱜᱽᱲᱟ ᱜᱷᱩᱲᱤ ᱨᱩ ᱞᱟᱹᱜᱤᱫ ᱟᱠᱚᱣᱟᱜ ᱥᱟᱢᱟᱱ ᱠᱚᱠᱚ ᱟᱹᱜᱩ ᱟᱠᱟᱫᱼᱟ ᱟᱨ ᱱᱚᱣᱟ ᱠᱚᱱᱨᱚ ᱢᱩᱡᱟᱹ ᱨᱤᱱ ᱦᱚᱲ ᱡᱟᱦᱟᱸ ᱨᱮᱠᱚ ᱡᱟᱣᱨᱟ ᱟᱠᱟᱱᱟ ᱚᱱᱟ ᱫᱟᱨᱟᱢ ᱫᱟᱜ ᱮᱱᱮᱡ ᱚᱱᱟ ᱫᱟᱨᱟᱢ ᱫᱟᱜ ᱮᱱᱮᱡ ᱨᱮ ᱡᱟᱛᱮ ᱮᱢᱟᱱ ᱛᱮᱭᱟᱜ ᱰᱨᱮᱥ ᱟᱱᱛᱮ ᱟᱭᱳ ᱦᱚᱲ ᱠᱚ ᱢᱟᱹᱭ ᱛᱟᱠᱚ ᱫᱟᱹᱭ ᱛᱟᱠᱚ ᱦᱤᱞᱤ ᱫᱟᱹᱭ ᱛᱟᱠᱚ ᱥᱟᱱᱟᱢ ᱠᱚᱜᱮ ᱠᱚ ᱥᱮᱴᱮᱨ ᱟᱠᱟᱱᱟ ᱪᱮᱫᱟᱜ ᱵᱟᱝᱢᱟ ᱱᱚᱣᱟ ᱫᱚ ᱯᱚᱸᱪᱤᱥ ᱵᱚᱪᱷᱚᱨ ᱵᱷᱤᱛᱤᱨ ᱨᱮ ᱢᱤᱫ ᱫᱷᱟᱣ ᱦᱩᱭᱩᱜ ᱠᱟᱱᱟ ᱡᱩᱵᱽᱞᱤ ᱚᱱᱟ ᱡᱩᱵᱽᱞᱤ ᱤᱫᱤ ᱠᱟᱛᱮ ᱱᱮᱣᱛᱟ ᱯᱮᱲᱟ ᱠᱚᱠᱚ ᱦᱟᱹᱡᱤᱨ ᱜᱚᱫ ᱟᱠᱟᱱᱟ ᱦᱚᱨ ᱨᱮ ᱟᱨ ᱩᱱᱠᱩ ᱜᱮ ᱫᱟᱨᱟᱢ ᱤᱫᱤ ᱞᱟᱹᱜᱤᱫ ᱱᱚᱰᱮ ᱦᱩᱭᱩᱜ ᱠᱟᱱᱟ ᱥᱟᱯᱲᱟᱣ ᱟᱨ ᱱᱤᱛᱚᱜ ᱫᱚ ᱮᱱᱮᱡ ᱮᱦᱚᱵ ᱜᱚᱫ ᱟᱠᱟᱱᱟ ᱟᱨ ᱱᱟᱥᱮᱱᱟᱜ ᱦᱟᱱᱛᱮ ᱠᱷᱚᱱ ᱜᱟᱹᱰᱤᱭᱟᱱ ᱛᱮ ᱡᱟᱦᱟᱸᱭ ᱠᱚ ᱦᱤᱡᱩᱜ ᱠᱟᱱᱟ ᱱᱮᱣᱛᱟ ᱯᱮᱲᱟ ᱩᱱᱠᱩ ᱫᱚ ᱦᱟᱱᱛᱮ ᱞᱟᱭᱤᱱ ᱨᱮᱱᱟᱜ ᱢᱩᱪᱟᱹᱫ ᱨᱮ ᱮᱱᱮᱡ ᱨᱮᱱᱟᱜ ᱮᱱᱮᱡ ᱞᱟᱭᱤᱱ ᱨᱮᱱᱟᱜ ᱢᱩᱪᱟᱹᱫ ᱨᱮ ᱩᱱᱠᱩ ᱫᱚᱠᱚ ᱛᱟᱦᱮᱱᱟ ᱟᱨ ᱟᱵᱚ ᱫᱚ ᱱᱤᱛᱚᱜ ᱫᱚᱵᱚᱱ ᱧᱮᱞᱮᱫᱟ ᱫᱟᱨᱟᱢᱫᱟ ᱮᱱᱮᱡ ᱯᱚᱸᱪᱤᱥ ᱵᱚᱪᱷᱚᱨ ᱨᱮ ᱢᱤᱫ ᱫᱷᱟᱣ ᱦᱩᱭᱩᱜ ᱠᱟᱱ ᱥᱤᱞᱵᱷᱟᱨ ᱡᱩᱵᱽᱞᱤ ᱢᱟᱱᱮ ᱨᱩᱯᱟᱹ ᱡᱩᱵᱽᱞᱤ ᱨᱮᱱᱟᱜ ᱯᱚᱨᱚᱵᱽ ᱤᱫᱤ ᱠᱟᱛᱮ ᱯᱚᱱᱨᱚ ᱢᱩᱡᱟᱹ ᱨᱤᱱ ᱦᱚᱲ ᱱᱚᱰᱮ ᱫᱟᱨᱟᱢ ᱫᱟᱜ ᱞᱟᱹᱜᱤᱫ ᱠᱚ ᱦᱮᱡ ᱟᱠᱟᱱᱟ ᱟᱹᱰᱤ ᱧᱮᱞ ᱡᱚᱝ ᱞᱮᱠᱟᱱᱟᱜ ᱫᱟᱨᱟᱢ ᱫᱟᱜ ᱱᱩᱱ ᱢᱟᱨᱟᱝ ᱞᱟᱭᱤᱱ ᱦᱩᱭ ᱠᱟᱱᱟ ᱯᱟᱠᱟ ᱯᱟᱠᱤ ᱨᱮᱫᱚ ᱱᱩᱱ ᱢᱟᱨᱟᱝ ᱫᱟᱨᱟᱢ ᱫᱟᱜ ᱮᱱᱮᱡ ᱫᱚ ᱵᱟᱝ ᱦᱩᱭ ᱠᱟᱱᱟ ᱤᱧᱟᱹᱜ ᱧᱮᱞᱛᱮ ᱛᱚ ᱟᱯᱮ ᱠᱚ ᱠᱚᱢᱮᱱᱴ ᱛᱟᱞᱟᱛᱮ ᱞᱟᱹᱭ ᱯᱮ ᱡᱟᱦᱟᱸ ᱠᱚᱨᱮ ᱡᱩᱫᱤ ᱦᱩᱭ ᱠᱟᱱ ᱠᱷᱟᱱ ᱟᱨ ᱱᱚᱣᱟ ᱡᱟᱭᱜᱟ ᱠᱚ ᱧᱮᱞ ᱵᱟᱲᱟ ᱠᱟᱛᱮ ᱱᱚᱰᱮᱱᱟᱜ ᱮᱨᱤᱭᱟ ᱧᱮᱞ ᱵᱟᱲᱟ ᱠᱟᱛᱮ ᱡᱟᱦᱟᱸᱭ ᱠᱚᱯᱮ ᱵᱩᱡᱽ ᱧᱟᱢᱮᱫᱟ ᱡᱮ ᱱᱚᱣᱟ ᱫᱚ ᱚᱠᱟ ᱨᱮᱱᱟᱜ ᱠᱟᱱᱟ ᱛᱟᱦᱚᱞᱮ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱟᱨ ᱱᱚᱣᱟ ᱪᱮᱱᱮᱞ ᱨᱮ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱫᱟᱨᱟᱢ ᱫᱟ ᱮᱱᱮᱡ ᱨᱮᱱᱟᱜ ᱟᱨᱚ ᱟᱭᱴᱮᱢ ᱠᱚ ᱢᱮᱱᱟᱜᱼᱟ ᱵᱷᱤᱛᱤᱨ ᱥᱮᱫ ᱨᱮ ᱛᱤᱱᱟᱹᱜ ᱜᱮ ᱞᱟᱭᱤᱱ ᱪᱟᱞᱟᱣ ᱤᱫᱤᱜᱼᱟ ᱩᱱᱟᱹᱜ ᱜᱮ ᱫᱟᱨᱟᱢ ᱫᱟᱜ ᱨᱮᱱ ᱱᱩᱠᱩ ᱢᱟᱹᱭ ᱛᱟᱠᱚ ᱫᱟᱹᱭ ᱛᱟᱠᱚ ᱥᱮ ᱟᱭᱳ ᱛᱟᱠᱚ ᱦᱚᱯᱚᱱ ᱟᱭᱳ ᱛᱟᱠᱚ ᱥᱟᱱᱟᱢ ᱠᱚᱜᱮ ᱱᱚᱰᱮ ᱠᱚ ᱡᱟᱣᱨᱟ ᱠᱟᱱᱟ ᱨᱟᱹᱥᱠᱟᱹ ᱛᱮ ᱪᱮᱫᱟᱜ ᱵᱟᱝᱢᱟ ᱱᱩᱱᱟᱹᱜ ᱯᱮᱲᱟ ᱠᱚ ᱱᱩᱱᱟᱹᱜ ᱯᱮᱲᱟ ᱠᱚ ᱦᱮᱡ ᱟᱠᱟᱱ ᱫᱚ ᱱᱩᱠᱩ ᱫᱚ ᱫᱟᱨᱟᱢ ᱫᱟᱜ ᱞᱟᱹᱜᱤᱫ ᱱᱚᱰᱮ ᱟᱠᱚ ᱠᱚ ᱡᱟᱣᱨᱟ ᱟᱠᱟᱱᱟ ᱟᱫᱚ ᱩᱱᱟᱹᱜ ᱢᱚᱡᱟ ᱨᱮᱱ ᱦᱚᱲ ᱪᱤᱠᱟᱹ ᱛᱮᱠᱚ ᱦᱮᱡ ᱮᱱᱟ ᱛᱚ ᱱᱚᱰᱮ ᱢᱤᱫ ᱫᱤᱱ ᱯᱨᱮᱠᱴᱤᱥ ᱞᱟᱹᱜᱤᱫ ᱱᱚᱣᱟ ᱢᱟᱴᱷ ᱨᱮᱠᱚ ᱦᱮᱡ ᱞᱮᱱᱟ ᱵᱷᱤᱛᱤᱨ ᱨᱮᱱᱟᱜ ᱢᱟᱴᱷ ᱨᱮ ᱡᱟᱦᱟᱸ ᱨᱮ ᱡᱩᱵᱽᱞᱤ ᱦᱩᱭᱩᱜ ᱠᱟᱱ ᱫᱚ ᱟᱨ ᱢᱤᱫ ᱫᱤᱱ ᱜᱮ ᱢᱤᱫ ᱫᱤᱱ ᱜᱮ ᱱᱩᱠᱩ ᱫᱚ ᱦᱮᱡ ᱠᱟᱛᱮ ᱠᱚ ᱧᱮᱞ ᱞᱮᱫᱼᱟ ᱟᱨ ᱤᱱᱟᱹ ᱛᱟᱭᱚᱢ ᱜᱮ ᱱᱩᱠᱩ ᱫᱚ ᱡᱮ ᱡᱟᱨᱟᱜ ᱜᱨᱩᱯ ᱨᱮ ᱥᱟᱹᱲᱤ ᱠᱚ ᱥᱟᱡᱟᱣ ᱥᱟᱹᱛ ᱥᱟᱯᱲᱟᱣ ᱠᱟᱛᱮ ᱴᱷᱤᱞᱤ ᱠᱚ ᱯᱚᱸᱪᱤᱥ ᱵᱚᱪᱷᱚᱨ ᱚᱞ ᱢᱮᱱᱟᱜᱼᱟ ᱥᱤᱞᱵᱷᱟᱨ ᱡᱩᱵᱽᱞᱤ ᱵᱟᱠᱷᱨᱟᱛᱮ ᱚᱱᱟ ᱠᱚ ᱥᱚᱡᱽ ᱥᱟᱯᱲᱟᱣ ᱠᱟᱛᱮ ᱮᱠᱫᱚᱢ ᱥᱟᱹᱛ ᱨᱮ ᱢᱮᱱᱟᱜ ᱠᱚᱣᱟ ᱟᱨ ᱱᱤᱛᱚᱜ ᱫᱚ ᱫᱟᱨᱟᱢ ᱫᱟ ᱮᱱᱮᱡ ᱫᱚ ᱵᱷᱤᱛᱤᱨ ᱥᱮᱱ ᱯᱚᱨ ᱯᱚᱨ ᱵᱚᱞᱚ ᱤᱫᱤᱜ ᱠᱟᱱᱟ ᱫᱤᱥᱟᱹᱭ ᱟᱵᱚᱱ ᱱᱚᱜᱼᱚᱭ ᱡᱮ ᱫᱟᱨᱟᱢ ᱫᱟ ᱮᱱᱮᱡ ᱫᱚ ᱯᱚᱨ ᱯᱚᱨ ᱵᱷᱤᱛᱤᱨ ᱥᱮᱱ ᱵᱚᱞᱚ ᱤᱫᱤᱜ ᱠᱟᱱᱟ ᱪᱮᱫᱟᱜ ᱵᱟᱝᱢᱟ ᱱᱮᱣᱛᱟ ᱯᱮᱲᱟ ᱠᱚᱦᱚᱸ ᱛᱟᱭᱚᱢ ᱥᱮᱫ ᱨᱮᱜᱮ ᱢᱮᱱᱟᱜ ᱠᱚᱣᱟ ᱩᱱᱠᱩ ᱫᱚ ᱴᱷᱤᱠ ᱮᱱᱮᱡ ᱨᱮᱱᱟᱜ ᱮᱱᱮᱡ ᱞᱟᱭᱤᱱ ᱠᱚᱨᱮᱱᱟᱜ ᱢᱩᱪᱟᱹᱫ ᱨᱮᱠᱚ ᱢᱮᱱᱟᱜ ᱠᱚᱣᱟ ᱩᱱᱠᱩ ᱫᱚ ᱱᱤᱭᱟᱹ ᱛᱟᱭᱚᱢ ᱢᱟᱹᱱ ᱢᱟᱱᱚᱛ ᱮᱢᱟ ᱠᱚ ᱦᱩᱭᱩᱜᱼᱟ ᱪᱤᱭᱟᱹᱨ ᱨᱮ ᱫᱩᱲᱩᱵ ᱠᱟᱛᱮ ᱩᱱᱠᱩᱣᱟᱜ ᱡᱟᱸᱜᱟ ᱫᱟᱜ ᱩᱱᱠᱩ ᱢᱟᱹᱱ ᱢᱟᱱᱚᱛ ᱮᱢᱟ ᱠᱚ ᱩᱱᱠᱩ ᱪᱩᱢᱟᱹᱲ ᱠᱚ ᱩᱱᱠᱩ ᱵᱮᱥ ᱦᱚᱨᱚᱜ ᱠᱟᱛᱮ ᱚᱱᱟ ᱡᱟᱭᱜᱟ ᱠᱚᱨᱮ ᱫᱚ ᱢᱟᱹᱱ ᱢᱟᱱᱚᱛ ᱮᱢᱟ ᱠᱚᱣᱟ ᱪᱮᱫᱟᱜ ᱵᱟᱝᱢᱟ ᱯᱚᱸᱪᱤᱥ ᱵᱚᱪᱷᱚᱨ ᱨᱮ ᱱᱚᱣᱟ ᱡᱩᱵᱽᱞᱤ ᱫᱚ ᱦᱩᱭᱩᱜ ᱠᱟᱱᱟ ᱡᱟᱭᱜᱟ ᱫᱚ ᱵᱟᱹᱧ ᱞᱟᱹᱭ ᱟᱵᱚᱱ ᱠᱟᱱᱟ ᱚᱠᱟ ᱡᱟᱭᱜᱟ ᱨᱮ ᱱᱚᱣᱟ ᱫᱚ ᱦᱩᱭ ᱠᱟᱱᱟ ᱛᱚᱵᱮ ᱢᱩᱪᱟᱹᱫ ᱥᱮᱫ ᱨᱮ ᱚᱵᱚᱥᱥᱳᱭ ᱱᱚᱣᱟ ᱫᱚᱧ ᱢᱮᱱ ᱛᱟᱵᱚᱱᱟ ᱚᱠᱟ ᱡᱟᱭᱜᱟ ᱠᱟᱱᱟ ᱟᱨ ᱚᱱᱟ ᱫᱚ ᱟᱯᱮ ᱵᱟᱲᱟᱭ ᱧᱟᱢᱟ ᱯᱮ ᱚᱱᱟᱛᱮ ᱜᱟᱛᱮ ᱠᱚ ᱟᱯᱮ ᱫᱚ ᱞᱮᱛᱟᱲ ᱜᱮ ᱛᱟᱦᱮᱱ ᱯᱮ ᱱᱚᱣᱟ ᱛᱤᱱᱟᱹᱜ ᱪᱚᱨᱚᱠ ᱦᱟᱸᱰᱮ ᱱᱟᱸᱰᱮ ᱯᱚᱱᱨᱚ ᱢᱩᱡᱟᱹ ᱨᱮᱱ ᱦᱚᱲ ᱦᱮᱡ ᱠᱟᱛᱮ ᱢᱤᱫ ᱴᱷᱮᱱ ᱠᱚ ᱮᱱᱮᱡ ᱠᱟᱱᱟ ᱢᱤᱫ ᱨᱚᱠᱚᱢ ᱜᱮ ᱟᱫᱚ ᱢᱟᱹᱫᱟᱹᱲᱤᱭᱟᱹ ᱠᱚ ᱱᱟᱪᱚᱱᱤᱭᱟᱹ ᱠᱚ ᱥᱟᱱᱟᱢ ᱠᱚ ᱱᱚᱜᱼᱚᱭ ᱡᱮ ᱨᱟᱹᱥᱠᱟᱹ ᱛᱮᱠᱚ ᱦᱮᱡ ᱟᱠᱟᱱᱟ ᱱᱚᱣᱟ ᱜᱮ ᱟᱹᱰᱤ ᱢᱟᱨᱟᱝ ᱨᱟᱹᱥᱠᱟᱹ ᱟᱨ ᱱᱚᱣᱟ ᱵᱟᱠᱷᱨᱟ ᱛᱮ ᱱᱩᱠᱩ ᱫᱚ ᱡᱟᱦᱟᱱᱟᱜ ᱯᱚᱭᱥᱟ ᱦᱚᱸ ᱵᱟᱠᱚ ᱦᱟᱛᱟᱣᱮᱜᱼᱟ ᱪᱮᱫᱟᱜ ᱵᱟᱝᱢᱟ ᱱᱚᱣᱟ ᱫᱚ ᱨᱟᱹᱥᱠᱟᱹ ᱨᱮᱱᱟᱜ ᱯᱚᱨᱚᱵᱽ ᱠᱟᱱᱟ ᱥᱤᱞᱵᱷᱟᱨ ᱡᱩᱵᱽᱞᱤ ᱵᱟᱠᱷᱨᱟ ᱛᱮ ᱥᱟᱱᱟᱢ ᱠᱚ ᱞᱟᱹᱜᱤᱫ ᱜᱮ ᱟᱨ ᱯᱚᱨᱚᱵᱽ ᱨᱮᱱᱟᱜ ᱢᱩᱪᱟᱹᱫ ᱨᱮ ᱡᱚᱢ ᱧᱩ ᱢᱟ ᱦᱩᱭᱩᱜ ᱠᱟᱱ ᱜᱮᱭᱟ ᱟᱯᱮ ᱞᱟᱹᱜᱤᱫ ᱦᱚᱸ ᱱᱮᱣᱛᱟ ᱛᱟᱦᱮᱸ ᱠᱟᱱᱟ ᱡᱩᱫᱤ ᱡᱟᱦᱟᱸᱭ ᱯᱮ ᱥᱮᱴᱮᱨ ᱞᱮᱱᱠᱷᱟᱱ ᱫᱚ ᱛᱟᱦᱚᱞᱮ ᱱᱤᱥᱪᱚᱭ ᱱᱚᱣᱟ ᱡᱟᱭᱜᱟ ᱫᱚᱯᱮ ᱧᱮᱞ ᱟᱠᱟᱫᱟ ᱛᱚᱵᱮ ᱠᱚᱢᱮᱱᱴ ᱛᱟᱞᱟ ᱛᱮᱜᱮ ᱥᱟᱱᱟᱢᱟᱜ ᱜᱮ ᱞᱟᱹᱭ ᱛᱟᱵᱚᱱ ᱯᱮ ᱡᱮ ᱚᱠᱟ ᱞᱮᱠᱟ ᱦᱩᱭ ᱞᱮᱱᱟ ᱟᱨ ᱟᱯᱮᱭᱟᱜ ᱜᱚᱲᱚ ᱥᱚᱯᱚᱦᱚᱫ ᱤᱧᱟᱹᱜ ᱪᱮᱱᱮᱞ ᱨᱮ ᱟᱹᱰᱤ ᱜᱟᱱ ᱨᱟᱹᱥᱠᱟᱹᱭ ᱟᱹᱜᱩᱭᱟ ᱟᱨ ᱱᱟᱣᱟ ᱱᱟᱣᱟ ᱵᱷᱤᱰᱤᱭᱳ ᱵᱮᱱᱟᱣ ᱞᱟᱹᱜᱤᱫ ᱤᱧ ᱫᱚ ᱟᱹᱰᱤ ᱜᱟᱱ ᱩᱛᱥᱟᱦᱚᱭ ᱮᱢᱟᱹᱧᱟ ᱚᱱᱟᱛᱮ ᱟᱯᱮ ᱥᱟᱱᱟᱢ ᱠᱚᱴᱷᱮᱱ ᱟᱨᱫᱟᱥ ᱟᱯᱮ ᱫᱚ ᱤᱧᱟᱹᱜ ᱪᱮᱱᱮᱞ ᱨᱮ ᱢᱩᱪᱟᱹᱫ ᱫᱷᱟᱹᱨᱤᱡ ᱧᱮᱞ ᱛᱟᱵᱚᱱ ᱯᱮ ᱟᱨ ᱠᱩᱥᱤᱭᱟᱜ ᱠᱷᱟᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱠᱚᱢᱮᱱᱴ ᱛᱟᱵᱚᱱ ᱯᱮ ᱟᱨ ᱥᱟᱵᱥᱠᱨᱟᱭᱤᱵ ᱵᱚᱴᱚᱱ ᱴᱤᱯᱟᱹᱣ ᱠᱟᱛᱮ ᱵᱮᱞ ᱟᱭᱠᱚᱱ ᱴᱤᱯᱟᱹᱣ ᱛᱟᱵᱚᱱ ᱯᱮ ᱡᱟᱛᱮ ᱱᱟᱣᱟ ᱱᱟᱣᱟ ᱵᱷᱤᱰᱤᱭᱳ ᱡᱚᱠᱷᱚᱱᱤᱧ ᱟᱲᱟᱜᱟ ᱟᱯᱮ ᱜᱮ ᱯᱩᱭᱞᱩ ᱯᱮ ᱧᱮᱞ ᱧᱟᱢᱟ ᱟᱨ ᱩᱱᱤ ᱦᱚᱲ ᱫᱚ ᱟᱯᱮ ᱠᱟᱱᱟ ᱯᱮ ᱡᱟᱛᱮ ᱯᱩᱭᱞᱩ ᱵᱷᱤᱰᱤᱭᱳ ᱡᱮᱢᱚᱱ ᱟᱯᱮ ᱯᱮ ᱧᱟᱢ ᱢᱟ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱸ ᱛᱟᱵᱚᱱ ᱯᱮ ᱟᱨ ᱱᱤᱛᱚᱜ ᱫᱚ ᱥᱮᱴᱮᱨ ᱜᱚᱫ ᱟᱠᱟᱱᱟ ᱞᱟᱭᱤᱱ ᱟᱨ ᱟᱨ ᱢᱤᱫ ᱜᱷᱟᱹᱲᱤ ᱠᱷᱟᱱ ᱜᱮ ᱯᱮᱲᱟ ᱠᱚᱫᱚ ᱱᱚᱣᱟ ᱯᱮᱱᱰᱮᱞ ᱞᱟᱛᱟᱨ ᱛᱮᱠᱚ ᱦᱤᱡᱩᱜᱼᱟ ᱢᱟᱹᱪᱤ ᱨᱮᱠᱚ ᱫᱩᱲᱩᱵᱼᱟ ᱢᱟ ᱛᱟᱦᱞᱮ ᱥᱟᱱᱟᱢ ᱠᱚᱜᱮ ᱱᱟᱯᱟᱭ ᱛᱟᱦᱮᱸ ᱛᱟᱵᱚᱱ ᱯᱮ ᱥᱟᱱᱟᱢ ᱠᱚᱜᱮ ᱡᱚᱦᱟᱨ